ᱡᱚᱦᱟᱨ ᱜᱮ ᱜᱟᱛᱮ ᱠᱚ ᱛᱤᱦᱤᱧ ᱟᱞᱮ ᱞᱮ ᱢᱚᱰᱟᱣ ᱠᱟᱱᱟ ᱠᱟᱨᱵᱤ ᱟᱝᱞᱚᱝ ᱨᱮᱭᱟᱜ ᱰᱤᱯᱩ ᱟᱨ ᱠᱟᱨᱵᱤ ᱟᱝᱞᱚᱝ ᱨᱮᱭᱟᱜ ᱰᱤᱯᱩ ᱴᱟᱣᱩᱱ ᱨᱮ ᱠᱟᱥᱟ ᱧᱩᱛᱩᱢᱟᱱ ᱢᱤᱫ ᱯᱷᱩᱴᱵᱚᱞ ᱥᱴᱮᱰᱤᱭᱟᱢ ᱢᱮᱱᱟᱜᱼᱟ ᱚᱸᱰᱮ ᱟᱞᱮ ᱨᱮᱯᱷᱨᱤ ᱠᱚᱣᱟᱜ ᱤᱱᱴᱟᱨᱵᱷᱤᱭᱩ ᱦᱩᱭᱩᱜᱼᱟ ᱰᱤᱯᱩ ᱴᱟᱣᱩᱱ ᱟᱹᱣᱨᱤ ᱛᱤᱭᱟᱹᱜ ᱨᱮ ᱟᱞᱮ ᱟᱹᱰᱤ ᱡᱚᱝ ᱩᱥᱩᱨ ᱠᱮᱫ ᱞᱮᱭᱟ ᱚᱱᱟᱛᱮ ᱨᱮᱞ ᱜᱟᱹᱰᱤ ᱨᱮᱱ ᱰᱨᱟᱭᱵᱷᱟᱨ ᱞᱮ ᱢᱮᱛᱟ ᱫᱮᱭᱟ ᱡᱮ ᱨᱮᱞ ᱜᱟᱹᱰᱤ ᱛᱤᱸᱜᱩᱭ ᱢᱮ ᱟᱹᱰᱤ ᱡᱚᱝ ᱵᱟᱲᱟ ᱠᱟᱛᱮ ᱟᱞᱮ ᱨᱮᱞ ᱜᱟᱹᱰᱤ ᱨᱮᱞᱮ ᱫᱮᱡ ᱮᱱᱟ ᱚᱱᱟ ᱛᱟᱭᱚᱢ ᱰᱤᱯᱩ ᱴᱟᱣᱩᱱ ᱞᱮ ᱛᱤᱭᱟᱹᱜ ᱠᱮᱫᱟ ᱧᱮᱞ ᱯᱮ ᱜᱟᱛᱮ ᱠᱚ ᱨᱮᱯᱷᱟᱨᱤ ᱦᱩᱭᱩᱜ ᱞᱟᱹᱜᱤᱫ ᱫᱚ ᱵᱟᱨᱭᱟ ᱵᱤᱰᱟᱹᱣ ᱯᱟᱥ ᱡᱟᱹᱨᱩᱲᱟ ᱢᱤᱫ ᱫᱚ ᱦᱩᱭᱱᱟ ᱯᱷᱤᱡᱤᱠᱮᱞ ᱴᱮᱥᱴ ᱟᱨ ᱢᱤᱫᱴᱮᱡ ᱫᱚ ᱨᱤᱴᱮᱱ ᱴᱮᱥᱴ ᱯᱷᱤᱡᱤᱠᱮᱞ ᱴᱮᱥᱴ ᱨᱮᱫᱚ ᱯᱷᱩᱴᱵᱚᱞ ᱜᱨᱟᱣᱩᱱᱰ ᱨᱮ ᱨᱟᱣᱩᱱᱰ ᱛᱮ ᱫᱟᱹᱲ ᱡᱟᱹᱨᱩᱲᱟ ᱟᱫᱷᱟ ᱫᱟᱹᱲ ᱟᱨ ᱟᱫᱷᱟ ᱛᱟᱲᱟᱢ ᱟᱨ ᱨᱮᱯᱷᱟᱨᱤ ᱡᱮᱞᱮᱠᱟ ᱯᱞᱮᱭᱟᱨᱥ ᱠᱚ ᱭᱮᱞᱳ ᱠᱟᱨᱰ ᱟᱨ ᱨᱮᱰ ᱠᱟᱨᱰᱥ ᱠᱚ ᱮᱢᱟᱣ ᱠᱚᱣᱟ ᱚᱱᱠᱟ ᱜᱮ ᱟᱞᱮ ᱦᱚᱸ ᱫᱟᱹᱲ ᱨᱮᱢ ᱛᱟᱭᱚᱢ ᱞᱮᱱ ᱠᱷᱟᱱ ᱦᱟᱹᱱᱤ ᱯᱮ ᱧᱮᱞᱮ ᱠᱟᱱ ᱯᱩᱸᱰ ᱜᱩᱸᱡᱤ ᱦᱚᱨᱚᱜ ᱤᱡ ᱭᱮᱞᱳ ᱠᱟᱨᱰ ᱮ ᱮᱢᱟᱣᱟᱜ ᱠᱚᱣᱟ You have to give a

ᱰᱤᱯᱩ ᱴᱟᱣᱩᱱ ᱨᱮᱞᱮ ᱧᱮᱞ ᱠᱮᱫᱟ ᱰᱟᱦᱟᱨ ᱛᱤᱱᱟᱹᱜ ᱴᱷᱮᱡ ᱴᱟᱨᱱᱤᱝ ᱢᱮᱱᱟᱜᱼᱟ ᱠᱟᱨᱵᱤ ᱟᱝᱞᱚᱝ ᱨᱮ ᱠᱟᱞᱪᱟᱨ ᱟᱨ ᱚᱸᱰᱮᱱᱟᱜ ᱦᱤᱥᱴᱨᱤ ᱚᱸᱰᱮ ᱠᱚ ᱫᱚᱦᱚ ᱠᱟᱜᱼᱟ ᱥᱟᱹᱨᱤᱜᱮ ᱚᱱᱟ ᱧᱮᱞ ᱠᱟᱛᱮ ᱦᱚᱸ ᱨᱟᱹᱥᱠᱟᱹ ᱵᱩᱡᱷᱟᱹᱣᱱᱟ